ᱥᱟᱱᱟᱢ ᱧᱮᱧᱮᱞᱤᱭᱟᱹ ᱠᱚ ᱡᱚᱦᱟᱨ ᱜᱮ ᱟᱹᱰᱤ ᱫᱤᱱ ᱯᱚᱨᱮᱧ ᱦᱮᱡ ᱮᱱ ᱛᱟᱵᱚᱱᱟ ᱛᱚᱵᱮ ᱛᱮᱦᱮᱧ ᱫᱚ ᱠᱩᱫᱩᱢ ᱫᱚ ᱵᱟᱝ ᱢᱤᱫᱴᱟᱝ ᱢᱚᱡᱟᱨ ᱡᱤᱱᱤᱥ ᱟᱛᱮᱧ ᱦᱮᱡ ᱟᱠᱟᱱᱟ ᱚᱱᱟ ᱫᱚ ᱦᱩᱭᱩᱜ ᱠᱟᱱᱟ ᱱᱚᱜᱼᱚᱭ ᱱᱚᱰᱮ ᱡᱷᱚᱛᱚ ᱠᱚᱛᱮ ᱫᱚᱥᱴᱤ ᱡᱟᱭᱜᱟ ᱢᱮᱱᱟᱜᱼᱟ ᱮᱠ ᱫᱩᱭ ᱛᱤᱱ ᱪᱟᱨ ᱯᱟᱸᱪ ᱪᱷᱚᱭ ᱥᱟᱛ ᱟᱴ ᱱᱚᱭ ᱫᱚᱥ ᱟᱨ ᱵᱚᱞ ᱢᱮᱱᱟᱜ ᱠᱚᱣᱟ ᱱᱚᱴᱤ ᱮᱠ ᱫᱩᱭ ᱛᱤᱱ ᱪᱟᱨ ᱯᱟᱸᱪ ᱪᱷᱚᱭ ᱥᱟᱛ ᱟᱴ ᱱᱚᱭ ᱱᱩᱠᱩ ᱡᱷᱚᱛᱚ ᱵᱚᱞᱮᱢ ᱫᱚᱦᱚ ᱪᱟᱵᱟ ᱞᱮᱠᱚ ᱠᱷᱟᱱ ᱢᱤᱫᱴᱟᱝ ᱡᱟᱭᱜᱟ ᱯᱷᱟᱸᱠᱟ ᱛᱟᱦᱮᱱᱟ ᱟᱨ ᱵᱚᱞ ᱫᱚᱦᱚ ᱨᱮᱭᱟᱜ ᱱᱤᱭᱚᱢ ᱫᱚ ᱦᱩᱭᱩᱜ ᱠᱟᱱᱟ ᱮᱠ ᱠᱷᱚᱱᱟᱜ ᱛᱤᱱ ᱫᱷᱟᱹᱵᱤᱡ ᱞᱮᱠᱷᱟ ᱠᱟᱛᱮᱫ ᱵᱚᱞ ᱫᱚ ᱫᱚᱦᱚᱭ ᱦᱩᱭᱩᱜᱼᱟ ᱢᱟᱱᱮ ᱡᱟᱦᱟᱸ ᱴᱷᱮᱱ ᱛᱤᱱ ᱦᱩᱭᱩᱜᱼᱟ ᱚᱸᱰᱮ ᱜᱮ ᱵᱚᱞ ᱫᱚ ᱫᱚᱦᱚᱭᱮ ᱦᱩᱭᱩᱜᱼᱟ ᱡᱮᱢᱚᱱ ᱮᱠ ᱫᱩᱭ ᱛᱤᱱ ᱟᱫᱚ ᱱᱚᱸᱰᱮ ᱠᱷᱚᱱᱟᱜ ᱫᱚ ᱞᱮᱠᱷᱟ ᱮᱦᱚᱵ ᱥᱮ ᱞᱮᱠᱷᱟ ᱢᱩᱪᱟᱹᱫ ᱫᱚ ᱵᱟᱝ ᱜᱟᱱᱚᱜᱼᱟ ᱟᱵᱟᱨ ᱮᱠ ᱫᱩᱭ ᱛᱤᱱ ᱱᱚᱝᱠᱟ ᱞᱮᱠᱷᱟ ᱦᱚᱸ ᱵᱟᱝ ᱜᱟᱱᱚᱜᱼᱟ ᱞᱮᱠᱷᱟ ᱫᱚ ᱡᱮᱱᱚ ᱢᱤᱫᱴᱟᱝ ᱥᱚᱡᱷᱮ ᱫᱟᱜᱽ ᱨᱮᱜᱮ ᱛᱟᱦᱮᱱ ᱢᱟ ᱛᱚᱵᱮ ᱦᱮᱸ ᱮᱠ ᱫᱩᱭ ᱛᱤᱱ ᱱᱚᱝᱠᱟ ᱞᱮᱠᱷᱟ ᱫᱚ ᱜᱟᱱᱚᱜᱼᱟ ᱛᱟᱦᱚᱞᱮ ᱢᱤᱫ ᱫᱷᱟᱣ ᱵᱚᱱ ᱧᱮᱞ ᱜᱚᱫ ᱞᱮᱜᱮ ᱮᱠ ᱫᱩᱭ ᱛᱤᱱ ᱮᱠ ᱫᱩᱭ ᱛᱤᱱ ᱮᱠ ᱫᱩᱭ ᱛᱤᱱ

ᱮᱠ ᱫᱩᱭ ᱛᱤᱱ ᱢᱟᱥᱮ ᱡᱟᱦᱟᱸᱭ ᱠᱚᱯᱮ ᱵᱩᱡᱽ ᱠᱮᱫ ᱠᱷᱟᱱ ᱠᱚᱢᱮᱱᱴ ᱠᱟᱛᱮ ᱞᱟᱹᱭ ᱛᱟᱵᱚᱱ ᱯᱮ ᱟᱨ ᱡᱟᱦᱟᱸᱭ ᱠᱚ ᱡᱩᱫᱤ ᱵᱟᱯᱮ ᱵᱩᱡᱽ ᱞᱮᱫᱟ ᱛᱟᱦᱚᱞᱮ ᱠᱚᱢᱮᱱᱴ ᱠᱟᱛᱮ ᱠᱩᱞᱤᱧ ᱛᱟᱵᱚᱱ ᱯᱮ ᱟᱨ ᱦᱮᱸ ᱵᱷᱤᱰᱤᱭᱳ ᱛᱮᱫ ᱵᱚᱱ ᱠᱩᱥᱤᱭᱟᱫ ᱠᱷᱟᱱ ᱢᱤᱫᱴᱟᱝ ᱞᱟᱭᱤᱠ ᱫᱚ ᱟᱞᱚᱵᱚᱱ ᱦᱤᱲᱤᱧ ᱢᱟ